ᱥᱟᱱᱟᱢ ᱜᱟᱛᱮ ᱠᱚᱜᱮ ᱤᱧ ᱯᱟᱦᱴᱟ ᱠᱷᱚᱱᱟᱜ ᱞᱟᱦᱟᱛᱮ ᱞᱟᱥᱟᱬᱦᱮᱫ ᱜᱚᱰ ᱡᱚᱦᱟᱨ ᱤᱧ ᱜᱮ ᱟᱯᱮ ᱠᱚᱭᱤᱡ ᱡᱩᱱᱤᱭᱚᱨ ᱨᱟᱭᱴᱟᱨ ᱢᱤᱥᱴᱟᱨ ᱵᱷᱚᱸᱡᱽ ᱠᱩᱞ ᱵᱟᱹᱵᱩ ᱵᱤᱱᱳᱫ ᱠᱩᱢᱟᱨ ᱴᱩᱰᱩ ᱟᱨ ᱟᱵᱚᱣᱟᱜ ᱱᱚᱣᱟ ᱨᱚᱢᱚᱡᱽ ᱨᱚᱢᱡᱷᱚᱢ ᱨᱟᱹᱥᱠᱟᱹ ᱟᱠᱷᱲᱟ ᱤᱭᱩᱴᱩᱵᱽ ᱪᱮᱱᱮᱞ ᱯᱟᱦᱴᱟ ᱠᱷᱚᱱᱟᱜ ᱥᱟᱱᱟᱢ ᱜᱟᱛᱮ ᱠᱚᱜᱮ ᱥᱟᱹᱜᱩᱱ ᱫᱟᱨᱟᱢ ᱫᱮᱞᱟᱵᱚᱱ ᱮᱛᱚᱦᱚᱵ ᱞᱮᱜᱮ ᱛᱮᱦᱮᱧᱟᱜ ᱚᱱᱚᱬᱦᱮ ᱟᱠᱷᱲᱟ ᱟᱨ ᱛᱮᱦᱮᱧᱟᱜ ᱱᱚᱣᱟ ᱥᱟᱹᱭᱨᱤ ᱚᱱᱚᱬᱦᱮ ᱨᱮᱱᱟᱜ ᱧᱩᱛᱩᱢ ᱫᱚ ᱦᱩᱭᱩᱜ ᱠᱟᱱ ᱛᱟᱵᱚᱱᱟ ᱨᱟᱭᱵᱟᱨ ᱠᱩᱲᱤ ᱟᱨ ᱠᱚᱲᱟ ᱠᱚᱣᱟᱜ ᱠᱟᱛᱷᱟ ᱡᱟᱦᱟᱸᱭ ᱠᱟᱨᱵᱟᱨ ᱩᱱᱤ ᱜᱮᱵᱚ ᱢᱮᱛᱟᱭ ᱠᱟᱱᱟ ᱥᱟᱹᱨᱤᱜᱮ ᱵᱚᱭᱦᱟ ᱨᱟᱭᱵᱟᱨ ᱠᱩᱲᱤ ᱚᱲᱟᱜ ᱠᱚᱲᱟ ᱚᱲᱟᱜ ᱜᱷᱟᱱᱮ ᱜᱮ ᱪᱟᱞᱟᱜ ᱟᱭ ᱵᱟᱨ ᱵᱟᱨ ᱮᱲᱮ ᱠᱟᱛᱷᱟ ᱨᱚᱲ ᱱᱩᱠᱩ ᱟᱹᱰᱤ ᱜᱮᱠᱚ ᱥᱟᱨᱵᱷᱟᱨ ᱥᱟᱵ ᱠᱟᱜ ᱟᱭ ᱠᱟᱹᱲᱯᱩ ᱴᱷᱮᱸᱜᱟ ᱟᱨ ᱦᱮᱨᱢᱮᱫ ᱠᱟᱜ ᱟᱭ ᱪᱟᱛᱚᱢ ᱠᱩᱥᱤ ᱚᱪᱚ ᱠᱚᱜᱮᱭᱟ ᱡᱚᱛᱚ ᱢᱟᱢᱩ ᱦᱟᱛᱚᱢ ᱠᱟᱛᱷᱟ ᱟᱸᱡᱚᱢ ᱠᱟᱛᱮ ᱠᱚ ᱠᱩᱥᱤᱜ ᱜᱮᱭᱟ ᱡᱚᱛᱚ ᱦᱟᱛᱚᱢ ᱠᱩᱢᱟᱹᱝ ᱵᱟᱯᱞᱟ ᱨᱮᱫᱚ ᱠᱚ ᱫᱤᱯᱤᱞ ᱥᱮᱴᱮᱨ ᱜᱮᱭᱟ ᱦᱟᱺᱰᱤ ᱴᱩᱠᱩᱡ ᱴᱩᱢᱟᱹᱝ ᱨᱟᱭᱵᱟᱨ ᱦᱟᱲᱟᱢᱟᱜ ᱠᱟᱛᱷᱟ ᱫᱚ ᱢᱚᱴᱮ ᱵᱟᱠᱚ ᱮᱨᱮᱲ ᱠᱩᱥᱤ ᱵᱟᱹᱥᱤ ᱠᱟᱛᱮ ᱠᱚ ᱮᱦᱚᱵᱟ ᱵᱷᱤᱛ ᱯᱤᱸᱰᱟᱹ ᱡᱮᱨᱮᱲ ᱵᱟᱝ ᱠᱩᱥᱤᱜ ᱯᱮᱲᱟ ᱠᱚᱦᱚᱸ ᱨᱮᱵᱮᱱ ᱚᱪᱚ ᱠᱚᱣᱟᱭ ᱡᱚᱵᱚᱨ ᱫᱤᱱ ᱦᱤᱞᱳᱜ ᱜᱮ ᱥᱮᱴᱮᱨ ᱟᱠᱚᱣᱟ ᱠᱩᱥᱤ ᱚᱪᱚ ᱨᱮᱱᱟᱜ ᱠᱷᱚᱵᱚᱨ ᱦᱤᱡᱩᱜ ᱠᱷᱟᱱᱮ ᱨᱟᱭᱵᱟᱨ ᱦᱟᱲᱟᱢ ᱦᱟᱺᱰᱤ ᱠᱚ ᱫᱚᱦᱚᱭᱟ ᱚᱱᱟ ᱦᱟᱺᱰᱤ ᱧᱩ ᱠᱟᱛᱮ ᱠᱟᱛᱷᱟ ᱛᱟᱹᱦᱩᱭ ᱯᱚᱦᱚᱭᱟ ᱦᱟᱺᱰᱤ ᱵᱟᱠᱚ ᱫᱚᱦᱚ ᱠᱟᱜ ᱠᱷᱟᱱ ᱠᱤᱨᱤᱧ ᱟᱹᱜᱩᱣᱟᱭᱟ ᱠᱚ ᱟᱨᱟᱜ ᱤᱝᱞᱤᱥ ᱯᱟᱹᱨᱣᱟᱹ ᱚᱲᱟᱜ ᱦᱚᱲ ᱥᱟᱢᱟᱝ ᱨᱮ ᱨᱟᱲᱟᱭᱟᱭ ᱦᱟᱢᱟᱞ ᱵᱷᱟᱹᱨᱣᱟᱹ ᱵᱟᱝᱜᱮ ᱧᱟᱢᱚᱜ ᱨᱮᱦᱚᱸ ᱥᱟᱹᱨᱤᱜᱮ ᱵᱟᱯᱞᱟ ᱨᱮᱱᱟᱜ ᱥᱟᱨ ᱥᱟᱹᱜᱩᱱ ᱡᱚᱛᱚᱣᱟᱜ ᱡᱤᱢᱟᱹ ᱵᱷᱟᱨ ᱨᱟᱭᱵᱟᱨ ᱦᱟᱲᱟᱢ ᱜᱮᱭ ᱛᱤᱸᱜᱩᱱ ᱢᱮᱛᱟ ᱠᱚᱣᱟᱭ ᱠᱚᱴᱟᱣ ᱪᱟᱵᱟᱜ ᱜᱮᱭᱟ ᱡᱚᱛᱚ ᱞᱮᱠᱟᱱᱟᱜ ᱮᱨᱮ ᱨᱟᱹᱜᱤ ᱜᱮᱠᱚ ᱵᱮᱸᱜᱮᱫ ᱟᱭᱟ ᱟᱫᱷᱟᱱ ᱠᱚᱫᱚ ᱰᱷᱮᱨᱮ ᱰᱷᱮᱨᱮ ᱠᱚᱲᱟ ᱠᱩᱲᱤᱭᱟᱜ ᱧᱩᱛᱩᱢ ᱦᱚᱸ ᱚᱠᱟ ᱠᱚᱪᱚ ᱵᱟᱭ ᱯᱚᱴᱟᱣ ᱛᱤᱱᱟᱹᱜ ᱜᱟᱱ ᱮᱨᱮ ᱪᱚ ᱵᱚᱸᱜᱟ ᱛᱮᱦᱚᱸ ᱵᱟᱝᱜᱮ ᱠᱚᱴᱟᱣ ᱵᱮᱥ ᱵᱮᱥ ᱡᱚᱢ ᱧᱩ ᱨᱟᱭᱵᱟᱨ ᱦᱟᱲᱟᱢ ᱞᱟᱹᱜᱤᱫ ᱫᱚᱠᱚ ᱠᱩᱲᱟᱹᱣ ᱪᱷᱩᱴᱟᱹᱣ ᱠᱚᱜᱼᱟᱭ ᱨᱟᱭᱵᱟᱨ ᱦᱟᱲᱟᱢ ᱦᱚᱸ ᱵᱟᱨᱭᱟ ᱚᱲᱟᱜ ᱡᱩᱲᱟᱹᱣ ᱞᱚᱭᱮᱱ ᱴᱷᱩᱭᱮᱱ ᱪᱮᱫ ᱦᱚᱸ ᱵᱟᱭ ᱴᱷᱤᱠᱟᱹᱭ ᱵᱟᱨᱭᱟ ᱢᱚᱱᱮ ᱢᱤᱞᱚᱱ ᱜᱮ ᱥᱟᱨᱟ ᱜᱷᱟᱱᱮ ᱨᱤᱠᱟᱹᱭ ᱛᱚᱵᱮ ᱨᱮᱥᱮᱱ ᱵᱮᱥ ᱵᱮᱥ ᱧᱟᱢᱟᱭ ᱡᱚᱢ ᱯᱟᱹᱪᱷᱞᱟᱹ ᱨᱮ ᱵᱟᱡᱟᱣ ᱞᱮᱱᱠᱷᱟᱱ ᱵᱟᱭ ᱫᱟᱲᱮᱭᱟᱜᱼᱟ ᱦᱚᱡᱚᱢ ᱛᱟᱭᱱᱚᱢ ᱵᱤᱫᱟᱹᱞ ᱢᱮᱫ ᱫᱟᱜ ᱡᱚᱨᱚ ᱜᱷᱟᱱᱮ ᱜᱮ ᱦᱤᱰᱤᱨ ᱦᱤᱰᱤᱨ ᱮᱨᱮ ᱛᱮᱦᱚᱸ ᱧᱟᱧᱟᱢ ᱜᱮᱭᱟ ᱥᱟᱹᱨᱤᱜᱮ ᱵᱚᱭᱦᱟ ᱪᱤᱲᱤᱨ ᱵᱟᱝᱜᱮ ᱧᱟᱢᱚᱜ ᱠᱷᱟᱱ ᱵᱟᱯᱞᱟ ᱨᱮᱱᱟᱜ ᱥᱟᱨ ᱥᱟᱹᱜᱩᱱ ᱵᱟᱯᱞᱟ ᱛᱤᱥᱚᱸ ᱟᱞᱚᱯᱮ ᱨᱮᱵᱮᱱᱟ ᱥᱮᱴᱮᱨᱚᱜ ᱨᱮᱦᱚᱸ ᱯᱷᱟᱹᱜᱩᱱ ᱨᱟᱭᱵᱟᱨ ᱦᱟᱲᱟᱢ ᱫᱚ ᱛᱷᱟᱯᱟ ᱦᱟᱭ ᱢᱮ ᱦᱤᱡᱩᱜ ᱯᱤᱪᱷᱤ ᱥᱤᱢ ᱥᱟᱺᱰᱤ ᱠᱤᱨᱤᱧ ᱠᱟᱛᱮ ᱨᱮᱦᱚᱸ ᱟᱹᱜᱩᱣᱟᱭ ᱢᱮ ᱟᱨ ᱫᱟᱜ ᱤᱥᱤᱱ ᱦᱟᱺᱰᱤ ᱨᱟᱭᱵᱟᱨ ᱦᱟᱲᱟᱢ ᱫᱚᱠᱚ ᱡᱚᱢ ᱪᱟᱵᱟᱭ ᱛᱟᱢᱟ ᱥᱟᱹᱨᱤᱜᱮ ᱵᱤᱥᱟᱹ ᱨᱟᱢᱵᱽᱲᱟ ᱩᱴᱷᱟᱹᱣ ᱞᱮᱱ ᱠᱷᱟᱱᱮ ᱨᱟᱭᱵᱟᱨ ᱦᱟᱲᱟᱢ ᱚᱲᱟᱜ ᱨᱮ ᱠᱷᱩᱣᱟᱹ ᱠᱷᱟᱢᱵᱽᱲᱟ ᱦᱤᱡᱩᱜ ᱥᱮᱱᱚᱜ ᱛᱮᱜᱮ ᱪᱟᱹᱴᱠᱤ ᱫᱚᱭ ᱦᱮᱲ ᱪᱟᱵᱟᱭᱟ ᱢᱚᱬᱮ ᱛᱩᱨᱩᱭ ᱡᱚᱲ ᱠᱩᱥᱤ ᱚᱪᱚ ᱠᱚᱜᱮᱭᱟᱭ ᱡᱚᱛᱚ ᱚᱲᱟᱜ ᱦᱚᱲ ᱨᱟᱭᱵᱟᱨ ᱦᱟᱲᱟᱢ ᱠᱚᱫᱚ ᱫᱚᱲᱚᱢᱟᱠᱚ ᱢᱮ ᱯᱮᱨᱮᱡ ᱞᱚᱴᱟ ᱞᱟᱹᱭ ᱟᱹᱪᱩᱨ ᱢᱮᱭᱟ ᱠᱚ ᱵᱟᱠᱷᱟᱱ ᱟᱹᱛᱩ ᱥᱟᱹᱭ ᱨᱮ ᱜᱚᱴᱟ ᱠᱟᱹᱲᱯᱩ ᱦᱟᱯᱟ ᱟᱨ ᱚᱲᱮᱡ ᱪᱟᱛᱚᱢ ᱚᱲᱟᱜ ᱵᱷᱤᱛᱤᱨ ᱨᱮ ᱛᱟᱭ ᱠᱷᱟᱹᱲ ᱢᱮ ᱵᱟᱧᱪᱟᱣ ᱥᱟᱱᱟᱢ ᱠᱷᱟᱱ ᱨᱟᱭᱵᱟᱨ ᱦᱟᱲᱟᱢ ᱠᱷᱚᱱ ᱪᱟᱨᱥᱚ ᱥᱟᱛ ᱞᱮᱠᱟ ᱫᱟᱹᱲ ᱢᱮ ᱵᱟᱢ ᱮᱢᱟ ᱠᱚ ᱠᱷᱟᱱ ᱨᱟᱭᱵᱟᱨ ᱦᱚᱲ ᱠᱚᱫᱚ ᱢᱟᱹᱱ ᱵᱩᱡᱷᱟᱹᱣ ᱟᱠᱚ ᱥᱟᱹᱨᱤᱜᱮ ᱟᱹᱰᱤ ᱦᱟᱹᱱ